ᱦᱟᱭ ᱡᱚᱦᱟᱨ ᱜᱮ ᱤᱧ ᱨᱮᱱ ᱫᱩᱞᱟᱹᱲᱤᱭᱟᱹ ᱵᱷᱤᱣᱟᱨᱥ ᱠᱚ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱯᱟᱥᱮᱡ ᱡᱚᱛᱚ ᱠᱚᱜᱮ ᱱᱟᱯᱟᱭ ᱟᱨ ᱤᱧ ᱦᱚᱸ ᱳᱠᱮ ᱜᱮ ᱢᱤᱱᱟᱹᱧᱟ ᱛᱚ ᱛᱤᱦᱤᱧ ᱤᱧ ᱢᱚᱸᱰᱷᱟᱣ ᱠᱟᱱᱟ ᱟᱞᱮ ᱚᱲᱟᱜ ᱥᱩᱨ ᱨᱮᱜᱮ ᱢᱤᱫᱴᱮᱱ ᱟᱹᱰᱤ ᱛᱮ ᱟᱹᱰᱤ ᱟᱹᱱᱟᱹᱲᱤ ᱠᱷᱮᱞᱟ ᱦᱩᱭᱩᱜ ᱠᱟᱱᱟ ᱠᱮᱲᱦᱟ ᱴᱟᱱᱟᱣ ᱠᱮᱲᱦᱟ ᱴᱟᱱᱟᱣ ᱯᱟᱥᱮᱡ ᱟᱭᱢᱟ ᱠᱚ ᱦᱚᱲ ᱜᱮᱯᱮ ᱵᱟᱰᱟᱭ ᱛᱟᱵᱚᱱᱟ ᱢᱮᱱᱠᱷᱟᱱ ᱟᱭᱢᱟ ᱦᱚᱲ ᱜᱮ ᱵᱟᱠᱚ ᱵᱟᱰᱟᱭᱟ ᱛᱚᱵᱮ ᱛᱤᱦᱤᱧ ᱟᱞᱮ ᱞᱮ ᱢᱚᱸᱰᱷᱟᱣ ᱠᱟᱱᱟ ᱠᱮᱲᱦᱟ ᱴᱟᱱᱟᱣ ᱴᱷᱮᱡ ᱠᱮᱲᱟ ᱴᱟᱱᱟᱣ ᱴᱷᱮᱡ ᱞᱮ ᱢᱚᱰᱟᱣ ᱠᱟᱱᱟ ᱤᱧᱤᱧ ᱩᱫᱩᱜ ᱟᱯᱮᱭᱟ ᱠᱮᱲᱟ ᱴᱟᱱᱟᱣ ᱪᱮᱫ ᱞᱮᱠᱟ ᱠᱟᱱᱟ ᱠᱮᱲᱟ ᱴᱟᱱᱟᱣ ᱢᱤᱫᱴᱮᱱ ᱠᱷᱮᱞᱟ ᱠᱟᱱᱟ ᱪᱮᱫ ᱞᱮᱠᱟ ᱠᱚ ᱠᱷᱮᱞᱟᱭᱟ ᱤᱧᱤᱧ ᱩᱫᱩᱜ ᱟᱯᱮᱭᱟ ᱛᱚ ᱱᱤᱛ ᱞᱮ ᱢᱚᱰᱟᱣ ᱠᱟᱱᱟ ᱟᱞᱮ ᱱᱩᱠᱤᱱ ᱯᱮ ᱧᱮᱞ ᱫᱟᱲᱮ ᱠᱟᱱ ᱠᱤᱱᱟ ᱱᱩᱠᱤᱱ ᱯᱮ ᱧᱮᱞ ᱫᱟᱲᱮ ᱠᱤᱱᱟ ᱯᱨᱚᱫᱤᱯ ᱦᱮᱢᱵᱨᱚᱢ ᱮᱱᱰ ᱢᱤᱥᱴᱟᱨ ᱠᱤᱥᱩᱱ ᱨᱚᱲ ᱢᱮ ᱡᱟᱦᱟᱱᱟᱜ ᱛᱚ ᱟᱞᱮ ᱢᱚᱰᱟᱣ ᱠᱟᱱᱟ ᱠᱮᱲᱟ ᱴᱟᱱᱟᱣ ᱛᱚ ᱱᱚᱣᱟ ᱵᱞᱚᱠ ᱨᱮ

ᱛᱚ ᱚᱱᱠᱟ ᱞᱮᱠᱟᱛᱮ ᱟᱭᱢᱟ ᱜᱟᱹᱭ ᱰᱟᱝᱨᱟ ᱢᱤᱦᱩ ᱦᱚᱲ ᱠᱚ ᱯᱟᱨᱚᱢ ᱠᱟᱛᱮ ᱱᱚᱝᱠᱟ ᱠᱟᱠᱟᱭ ᱠᱩᱠᱩᱭ ᱰᱟᱦᱟᱨ ᱛᱟᱵ ᱟᱹᱜᱩ ᱠᱟᱛᱮ ᱱᱚᱜᱼᱚᱭ ᱱᱤᱛᱚᱜ ᱤᱧᱤᱧ ᱥᱮᱴᱮᱨᱚᱜ ᱠᱟᱱᱟ ᱦᱟᱸᱜ ᱠᱮᱲᱦᱟ ᱴᱟᱱᱟᱣ ᱴᱷᱮᱡ ᱛᱚ ᱯᱷᱟᱭᱱᱟᱞᱤ ᱱᱚᱜᱼᱚᱭ ᱤᱧᱤᱧ ᱥᱮᱴᱮᱨᱮᱱᱟ ᱠᱮᱲᱦᱟ ᱴᱟᱱᱟᱣ ᱴᱷᱮᱡ ᱯᱷᱤᱞ ᱯᱮ ᱧᱮᱞ ᱧᱟᱢ ᱫᱟᱲᱮᱭᱟᱜ ᱠᱟᱱᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱚᱣᱟ ᱫᱚ ᱠᱮᱲᱟᱦᱟ ᱯᱷᱤᱞᱰ ᱠᱟᱱᱟ ᱡᱮᱞᱮᱠᱟ ᱯᱷᱩᱴᱵᱚᱞ ᱨᱮᱫᱚ ᱯᱷᱤᱞᱰ ᱯᱩᱱ ᱠᱚᱱᱟ ᱛᱟᱦᱮᱱᱟ ᱱᱚᱣᱟ ᱫᱚ ᱜᱩᱰᱢᱟᱹ ᱛᱮ ᱛᱟᱦᱮᱱᱟ ᱢᱤᱫᱴᱮᱱ ᱥᱟᱨᱠᱮᱞ ᱞᱮᱠᱟ ᱛᱟᱦᱮᱱᱟ ᱟᱨ ᱛᱟᱞᱟ ᱨᱮᱫᱚ ᱦᱟᱱᱮ ᱠᱟᱭᱨᱟ ᱫᱟᱨᱮ ᱠᱚ ᱵᱤᱫ ᱠᱟᱜᱼᱟ ᱨᱚᱲ ᱦᱩᱭ ᱞᱮᱱ ᱠᱷᱟᱡ ᱠᱮᱲᱦᱟ ᱴᱟᱱᱟᱣ ᱠᱷᱮᱞᱟ ᱫᱚ ᱢᱤᱫᱴᱮᱱ ᱢᱚᱱᱛᱨᱚ ᱨᱮᱱᱟᱜ ᱠᱷᱮᱞᱟ ᱠᱟᱱᱟ ᱥᱟᱨᱠᱮᱞ ᱛᱮ ᱢᱤᱫᱴᱮᱱ ᱯᱷᱤᱞᱰ ᱛᱟᱦᱮᱱᱟ ᱛᱟᱞᱟ ᱨᱮ ᱠᱟᱭᱨᱟ ᱫᱟᱨᱮ ᱠᱚ ᱵᱤᱫ ᱟᱠᱟᱫᱟ ᱟᱨ ᱧᱮᱞ ᱫᱟᱲᱮ ᱠᱚ ᱠᱟᱱᱟ ᱯᱮ ᱦᱟᱹᱱᱠᱩ ᱟᱲᱮ ᱨᱮᱫᱚ ᱯᱞᱮᱭᱟᱨᱥ ᱠᱚᱠᱚ ᱫᱩᱲᱩᱵ ᱠᱟᱱᱟ ᱯᱷᱩᱴᱵᱚᱞ ᱨᱮᱫᱚ ᱡᱮᱞᱮᱠᱟ ᱯᱷᱩᱴᱵᱚᱞ ᱨᱮᱫᱚ ᱮᱜᱟᱨᱚ ᱡᱚᱱ ᱯᱞᱮᱭᱟᱨᱥ ᱠᱚ ᱛᱟᱦᱮᱱᱟ ᱢᱮᱱᱠᱷᱟᱱ ᱠᱮᱲᱦᱟ ᱴᱟᱱᱟᱣ ᱨᱮᱫᱚ ᱢᱤᱫ ᱴᱤᱢ ᱨᱮᱱ ᱯᱞᱮᱭᱟᱨ ᱮᱠᱥᱚ ᱡᱚᱱ ᱦᱚᱸᱠᱚ ᱦᱩᱭ ᱫᱟᱲᱮᱭᱟᱜᱼᱟ

ᱛᱚ ᱱᱤᱛᱚᱜ ᱠᱷᱮᱞᱟ ᱫᱚ ᱮᱛᱚᱦᱚᱵᱚᱜ ᱞᱟᱹᱜᱤᱫ ᱱᱤᱛ ᱱᱩᱠᱩ ᱯᱮ ᱧᱮᱞ ᱫᱟᱲᱮ ᱟᱠᱚ ᱠᱟᱱᱟ ᱯᱩᱸᱰ ᱜᱩᱸᱡᱤ ᱟᱨ ᱦᱮᱸᱫᱮ ᱯᱮᱱᱴ ᱦᱮᱸᱫᱮ ᱦᱟᱯ ᱯᱮᱱᱴ ᱦᱚᱨᱚᱜ ᱠᱚ ᱱᱩᱠᱩ ᱫᱚ ᱯᱮᱭᱟ ᱟᱠᱚ ᱱᱩᱠᱩ ᱯᱮ ᱧᱮᱞ ᱧᱟᱢ ᱫᱟᱲᱮ ᱟᱠᱚ ᱠᱟᱱᱟ ᱱᱩᱠᱤᱱ ᱵᱟᱨᱭᱟ ᱟᱨ ᱢᱤᱫ ᱫᱚ ᱦᱟᱱᱮ ᱛᱟᱞᱟᱨᱮ ᱠᱟᱭᱨᱟ ᱫᱟᱨᱮ ᱠᱚ ᱵᱤᱫ ᱠᱟᱜ ᱚᱸᱰᱮ ᱪᱟᱞᱟᱣ ᱠᱟᱱᱟ ᱱᱩᱠᱩ ᱯᱮᱭᱟ ᱫᱚᱠᱚ ᱢᱮᱛᱟ ᱠᱚᱣᱟ ᱯᱟᱛᱟᱱ ᱟᱨ ᱱᱩᱭ ᱱᱤᱛᱚᱜ ᱯᱮ ᱧᱮᱞ ᱫᱟᱲᱮᱭᱟᱭ ᱠᱟᱱ ᱱᱩᱭ ᱫᱚᱭ ᱦᱩᱭᱱᱟ ᱱᱚᱣᱟ ᱠᱷᱮᱞᱟ ᱨᱮᱱ ᱜᱩᱨᱩ ᱛᱚ ᱱᱩᱭ ᱜᱩᱨᱩ ᱫᱚ ᱱᱚᱣᱟ ᱠᱟᱭᱨᱟ ᱫᱟᱨᱮ ᱴᱷᱮ ᱵᱤᱥ ᱮ ᱟᱯᱷᱚᱨ ᱦᱚᱴᱚ ᱠᱟᱜᱼᱟ ᱟᱨ ᱡᱚᱠᱷᱚᱱ ᱵᱤᱥ ᱮ ᱟᱯᱷᱚᱨ ᱞᱮᱠᱷᱟᱡ ᱚᱱᱟ ᱮᱨᱤᱭᱟ ᱨᱮ ᱩᱱᱠᱩ ᱯᱟᱛᱟᱱ ᱢᱮᱱᱟᱜ ᱠᱚ ᱩᱱᱠᱩ ᱯᱟᱛᱟᱱ ᱴᱷᱮᱡ ᱫᱚ ᱵᱤᱥ ᱨᱟᱠᱟᱵᱚᱜᱼᱟ ᱱᱚᱣᱟ ᱠᱮᱲᱦᱟ ᱠᱷᱮᱞᱟ ᱨᱮᱱ ᱜᱩᱨᱩ ᱫᱚ ᱵᱤᱥ ᱟᱯᱷᱚᱨ ᱞᱟᱦᱟᱨᱮ ᱠᱚᱢᱤᱴᱤ ᱨᱮᱱ ᱦᱚᱲ ᱥᱟᱶᱮ ᱨᱚᱯᱚᱲᱫᱟ ᱟᱨ ᱯᱟᱛᱟᱱ ᱦᱟᱹᱱᱤ ᱯᱮ ᱧᱮᱞ ᱧᱟᱢ ᱫᱟᱲᱮᱭᱟᱜ ᱠᱟᱱᱟ ᱯᱩᱨᱩᱵ ᱯᱚᱪᱷᱤᱢ ᱩᱛᱛᱚᱨ ᱫᱟᱹᱠᱷᱤᱱ ᱜᱚᱴᱟ ᱱᱟᱠᱷᱟᱭ ᱰᱚᱵᱚᱜᱫᱟ ᱛᱚᱵᱮ ᱱᱤᱛᱚᱜ ᱜᱩᱨᱩ ᱫᱚ ᱟᱭᱟᱜ ᱫᱟᱢᱟᱱᱟᱜ ᱢᱚᱱᱛᱨᱚ ᱛᱮ ᱚᱱᱟ ᱠᱟᱭᱨᱟ ᱫᱟᱨᱮ ᱴᱷᱮᱡ ᱵᱤᱥ ᱮ ᱟᱯᱷᱚᱨ ᱦᱚᱴᱚ ᱠᱟᱜᱼᱟ ᱛᱚᱵᱮ ᱜᱩᱨᱩ ᱫᱚ ᱚᱸᱰᱮ ᱵᱤᱥ ᱟᱯᱷᱚᱨ ᱠᱟᱛᱮ ᱟᱡ ᱫᱚᱭ ᱩᱰᱩᱠᱚᱜᱼᱟ ᱟᱨ ᱟᱡ ᱩᱰᱩᱠ ᱠᱟᱛᱮ ᱯᱟᱛᱟᱱ ᱠᱚᱫᱚ ᱪᱮᱫ ᱠᱚ ᱪᱮᱠᱟᱭ ᱵᱟᱰᱟᱭ ᱯᱮ ᱯᱟᱛᱟᱱ ᱠᱚᱫᱚ ᱚᱱᱟ ᱠᱟᱭᱨᱟ ᱫᱟᱨᱮ ᱴᱷᱮᱡ ᱜᱩᱨᱩ ᱵᱤᱥ ᱮ ᱟᱯᱷᱚᱨ ᱦᱚᱴᱚ ᱠᱟᱜ ᱚᱸᱰᱮ ᱛᱤ ᱠᱚ ᱫᱚᱦᱚᱭᱟ ᱟᱨ ᱛᱤ ᱫᱚᱦᱚ ᱞᱮᱠᱷᱟᱡ ᱜᱮ ᱩᱱᱠᱩ ᱵᱤᱥ ᱨᱟᱠᱟᱵ ᱠᱚᱣᱟ ᱢᱟᱱᱮ ᱨᱩᱢᱩᱜ ᱟᱠᱚ ᱟᱨ ᱡᱚᱠᱷᱚᱱ ᱩᱱᱠᱩ ᱠᱚ ᱨᱩᱢ ᱞᱮᱱᱠᱷᱟᱡ ᱥᱟᱨᱠᱮᱞ ᱟᱲᱮ ᱟᱲᱮ ᱛᱮ ᱴᱤᱢ ᱨᱮᱱ ᱯᱞᱮᱭᱟᱨᱥ ᱠᱚ ᱢᱮᱱᱟᱜ ᱠᱚ ᱱᱚᱣᱟ ᱴᱤᱢ ᱦᱟᱱᱟ ᱴᱤᱢ ᱨᱮᱱ ᱡᱚᱛᱚ ᱴᱤᱢ ᱨᱮᱱ ᱯᱞᱮᱭᱟᱨᱥ ᱠᱚ ᱯᱟᱛᱟᱱ ᱫᱚ ᱚᱠᱚᱭ ᱨᱩᱢ ᱟᱠᱟᱱ ᱩᱱᱠᱩ ᱨᱩᱢ ᱟᱠᱟᱱ ᱠᱚ ᱯᱟᱛᱟᱱ ᱩᱱᱠᱩ ᱨᱩᱢ ᱟᱠᱟᱱ ᱯᱟᱛᱟᱱ ᱟᱠᱚ ᱴᱷᱮᱡ ᱢᱟᱸᱜᱟᱣ ᱠᱚ ᱞᱟᱹᱜᱤᱫ ᱯᱩᱨᱟᱹ ᱢᱚᱱᱛᱨᱚ ᱠᱚ ᱞᱟᱜᱟᱣᱟ ᱛᱚ ᱡᱚᱠᱷᱚᱱ ᱚᱱᱟ ᱢᱚᱱᱛᱨᱚ ᱛᱮ ᱩᱱᱠᱩ ᱯᱟᱛᱟᱱ ᱡᱩᱫᱤ ᱟᱠᱚ ᱴᱷᱮᱡ ᱠᱚ ᱪᱟᱞᱟᱣ ᱫᱟᱲᱮᱭᱟᱜ ᱠᱷᱟᱡ ᱩᱱᱠᱩ ᱫᱚᱠᱚ ᱡᱤᱛᱟᱹᱣ ᱮᱱᱟ ᱛᱚ ᱟᱯᱮ ᱧᱮᱞ ᱯᱮ ᱧᱮᱞ ᱤᱫᱤᱭ ᱯᱮ ᱤᱧᱤᱧ ᱩᱫᱩᱜ ᱟᱯᱮ ᱠᱟᱱᱟ ᱱᱩᱠᱩ ᱫᱚ ᱢᱤᱫᱴᱮᱡ ᱴᱤᱢ ᱯᱟᱛᱟᱱ ᱚᱠᱚᱭ ᱨᱩᱢ ᱟᱠᱟᱱ ᱩᱱᱠᱩ ᱟᱠᱚ ᱴᱷᱮᱡ ᱦᱮᱡ ᱚᱪᱚ ᱠᱚ ᱞᱟᱹᱜᱤᱫ ᱩᱱᱠᱩᱣᱟᱜ ᱯᱩᱨᱟᱹ ᱢᱚᱱᱛᱨᱚ ᱠᱚ ᱞᱟᱜᱟᱣ ᱟᱠᱟᱫᱼᱟ

ᱛᱚ ᱱᱚᱣᱟ ᱠᱮᱲᱟ ᱴᱟᱱᱟᱣ ᱠᱷᱮᱞᱟ ᱠᱷᱮᱞᱟ ᱛᱮ ᱧᱩᱦᱩᱢ ᱮᱱᱟ ᱟᱨ ᱯᱷᱟᱭᱱᱮᱞ ᱮᱱᱟ ᱟᱨ ᱯᱷᱩᱴᱵᱚᱞ ᱠᱷᱮᱞᱟ ᱞᱮᱠᱟ ᱜᱮ ᱢᱤᱫᱴᱮᱱ ᱫᱚᱠᱚ ᱡᱤᱛᱟᱹᱣᱱᱟ ᱯᱷᱟᱭᱱᱮᱞ ᱨᱮ ᱟᱨ ᱢᱤᱫᱴᱮᱱ ᱫᱚᱠᱚ ᱦᱟᱨᱟᱣᱱᱟ ᱟᱨ ᱯᱨᱟᱭᱤᱡᱽ ᱫᱚ ᱛᱟᱦᱮᱸ ᱠᱟᱱᱟ ᱡᱤᱛᱟᱹᱜ ᱠᱚᱫᱚ ᱢᱤᱫᱴᱮᱱ ᱢᱮᱨᱚᱢ ᱠᱷᱟᱹᱥᱤ ᱟᱨ ᱦᱟᱨᱟᱜ ᱠᱚᱫᱚ ᱢᱤᱫᱴᱮᱱ ᱢᱮᱨᱚᱢ ᱵᱚᱫᱟ ᱛᱚᱵᱮ ᱜᱟᱛᱮ ᱠᱚ ᱧᱮᱞ ᱠᱮᱫᱟ ᱯᱮ ᱯᱟᱥᱮᱡ ᱱᱚᱣᱟ ᱠᱮᱲᱦᱟ ᱴᱟᱱᱟᱣ ᱦᱚᱭᱛᱳ ᱟᱭᱢᱟ ᱦᱚᱲ ᱜᱮ ᱵᱟᱯᱮ ᱧᱮᱞ ᱠᱟᱫ ᱛᱟᱦᱮᱱᱟ ᱥᱮ ᱵᱟᱵᱚᱱ ᱧᱮᱞ ᱠᱟᱫ ᱛᱟᱦᱮᱱᱟ ᱛᱚ ᱤᱱᱟᱹᱜ ᱢᱚᱡᱽ ᱛᱮ ᱵᱟᱹᱧ ᱫᱮᱠᱷᱟᱣ ᱫᱟᱲᱮᱭᱟᱜ ᱵᱚᱱᱟ ᱪᱮᱫᱟᱜ ᱥᱮ ᱱᱚᱣᱟ ᱤᱧᱟᱹᱜ ᱜᱚᱯᱨᱚ ᱠᱮᱢᱮᱨᱟ ᱨᱮᱱᱟᱜ ᱵᱮᱴᱨᱤ ᱪᱟᱨᱡᱽ ᱪᱟᱵᱟ ᱞᱮᱱᱟ ᱟᱨ ᱪᱟᱨᱡᱽ ᱨᱮᱱᱟᱜ ᱵᱮᱵᱚᱥᱛᱟ ᱵᱟᱝ ᱛᱟᱦᱮᱸ ᱠᱟᱱ ᱤᱭᱟᱹᱛᱮ ᱤᱱᱟᱹᱜ ᱢᱚᱡᱽ ᱛᱮ ᱵᱟᱹᱧ ᱫᱮᱠᱷᱟᱣ ᱫᱟᱲᱮᱭᱟᱫᱟ ᱛᱚ ᱛᱤᱱᱟᱹᱜ ᱤᱧ ᱧᱮᱞ ᱦᱚᱪᱚ ᱠᱮᱫ ᱵᱚᱱᱟ ᱤᱱᱟᱹ ᱜᱮ ᱠᱟᱯᱷᱤ ᱯᱟᱥᱮ ᱡᱩᱫᱤ ᱯᱮ ᱠᱩᱥᱤᱭᱟᱫᱟ ᱠᱷᱟᱡ ᱞᱟᱭᱤᱠ ᱫᱚ ᱟᱞᱚ ᱯᱮ ᱦᱤᱲᱤᱧᱟ ᱫᱟᱭᱟ ᱠᱟᱛᱮ ᱞᱟᱭᱤᱠ ᱛᱟᱵᱚᱱ ᱯᱮ ᱪᱮᱫᱟᱜ ᱥᱮ ᱞᱟᱭᱤᱠ ᱞᱟᱹᱜᱤᱫ ᱫᱚ ᱡᱟᱦᱟᱱ ᱚᱱᱠᱟ ᱯᱚᱭᱥᱟ ᱮᱢᱚᱜ ᱵᱟᱝ ᱡᱟᱹᱨᱩᱲᱟ ᱟᱨ ᱪᱮᱱᱮᱞ ᱥᱟᱵᱥᱠᱨᱟᱭᱤᱵ ᱫᱚ ᱫᱟᱭᱟ ᱠᱟᱛᱮ ᱫᱤᱥᱟᱹᱭ ᱛᱟᱵᱚᱱ ᱯᱮ ᱛᱚᱵᱮ ᱢᱟ ᱛᱚᱵᱮ ᱱᱚᱣᱟ ᱵᱷᱤᱰᱤᱭᱳ ᱨᱮᱫᱚ ᱤᱱᱠᱟ ᱜᱮ ᱵᱟᱭ